ᱦᱮᱞᱳ ᱜᱟᱛᱮ ᱠᱚ ᱪᱮᱫ ᱞᱮᱠᱟ ᱢᱮᱱᱟᱜ ᱯᱮᱭᱟ ᱟᱥᱚᱜ ᱟᱹᱧ ᱢᱚᱡᱽ ᱜᱮ ᱢᱮᱱᱟᱜ ᱯᱮᱭᱟ ᱟᱨ ᱤᱧ ᱦᱚᱸ ᱢᱚᱡᱽ ᱜᱮᱭᱟ ᱟᱨ ᱛᱮᱦᱮᱧᱟᱜ ᱱᱚᱣᱟ ᱵᱞᱚᱜ ᱨᱮ ᱡᱚᱛᱚ ᱠᱚᱣᱟᱜ ᱥᱟᱹᱜᱩᱱ ᱟᱛᱟᱝ ᱫᱟᱨᱟᱢ ᱯᱷᱟᱭᱱᱮᱞ ᱨᱮ ᱜᱟᱛᱮ ᱠᱚ ᱱᱤᱛᱚᱜ ᱤᱧ ᱦᱮᱡ ᱟᱠᱟᱱᱟ ᱤᱧ ᱱᱟᱦᱟᱜ ᱥᱟᱹᱯᱨᱤ ᱵᱟᱜᱟᱱ ᱛᱮ ᱟᱨ ᱱᱚᱣᱟ ᱥᱟᱹᱯᱨᱤ ᱵᱟᱜᱟᱱ ᱛᱟᱞᱟ ᱨᱮᱜᱮ ᱱᱟᱦᱟᱜ ᱢᱤᱫ ᱵᱟᱨ ᱡᱟᱭᱜᱟ ᱨᱮ ᱦᱚᱛᱚᱫ ᱤᱧ ᱨᱚᱦᱚᱭ ᱟᱠᱟᱫᱟ ᱱᱟᱦᱟᱜ ᱚᱱᱟ ᱦᱚᱛᱚᱫ ᱜᱮ ᱧᱮᱞ ᱦᱚᱪᱚ ᱵᱚᱱ ᱱᱟᱦᱟᱜ ᱪᱮᱫ ᱞᱮᱠᱟ ᱡᱚ ᱟᱠᱟᱱᱟ ᱵᱟᱝ ᱡᱚ ᱟᱠᱟᱱᱟ ᱟᱨ ᱡᱚ ᱞᱟᱹᱴᱩᱜ ᱠᱟᱱ ᱠᱷᱟᱱ ᱚᱱᱟ ᱚᱠᱚᱭ ᱠᱚᱪᱚ ᱜᱚᱫ ᱠᱟᱛᱮᱫ ᱠᱚ ᱤᱫᱤᱭ ᱫᱟᱠᱚ

ᱟᱨ ᱵᱟᱠᱷᱟᱡ ᱫᱟᱜ ᱮᱴᱟᱜ ᱥᱮᱫ ᱡᱚᱨᱚᱜ ᱠᱷᱟᱡ ᱟᱹᱣᱲᱤ ᱜᱮ ᱪᱟᱞᱟᱜᱼᱟ ᱦᱟᱸᱜ ᱠᱟᱭᱨᱟ ᱵᱩᱴᱟᱹ ᱨᱮ ᱵᱟᱝ ᱧᱟᱢᱚᱜᱼᱟ ᱛᱚ ᱜᱟᱛᱮ ᱠᱚ ᱵᱷᱤᱰᱤᱭᱳ ᱪᱮᱫ ᱞᱮᱠᱟ ᱯᱮ ᱟᱹᱭᱠᱟᱹᱣ ᱠᱮᱫ ᱛᱟᱵᱚᱱᱟ ᱠᱚᱢᱮᱱᱴ ᱨᱮ ᱦᱟᱸᱜ ᱞᱟᱹᱭ ᱯᱮ ᱟᱨ ᱯᱮ ᱠᱩᱥᱤᱭᱟᱜ ᱠᱷᱟᱡ ᱞᱟᱭᱤᱠ ᱦᱚᱸ ᱞᱟᱭᱤᱠ ᱢᱮ ᱦᱟᱸᱜ ᱟᱨ ᱪᱮᱱᱮᱞ ᱦᱚᱸ ᱥᱟᱵᱥᱠᱨᱟᱭᱤᱵ ᱛᱟᱵᱚᱱ ᱯᱮ